ᱡᱩᱣᱟᱹᱱ ᱚᱠᱛᱮ ᱫᱚ ᱠᱩᱲᱤ ᱛᱟᱭᱚᱢ ᱨᱮ ᱯᱟᱸᱡᱟ ᱠᱟᱛᱮ ᱟᱞᱚᱢ ᱵᱚᱨᱵᱟᱫᱟ ᱟᱢ ᱟᱢᱟᱜ ᱠᱟᱹᱢᱤ ᱜᱮ ᱯᱟᱸᱡᱟᱭ ᱛᱟᱢ ᱟᱢᱟᱜ ᱠᱟᱹᱢᱤ ᱵᱷᱟᱜᱮᱭᱮᱱ ᱠᱷᱟᱱ ᱜᱮ ᱠᱩᱲᱤ ᱫᱚ ᱟᱢ ᱛᱟᱭᱚᱢ ᱛᱟᱭᱚᱢ ᱛᱮᱠᱚ ᱯᱟᱸᱡᱟ ᱢᱮᱭᱟ ᱥᱟᱺᱜᱤᱧ ᱨᱮᱢ ᱛᱟᱦᱮᱱ ᱠᱷᱟᱱ ᱥᱟᱹᱜᱟᱹᱭ ᱵᱟᱭ ᱛᱚᱯᱟᱜᱚᱜᱼᱟ ᱥᱟᱹᱜᱟᱹᱭ ᱛᱚᱯᱟᱜᱚᱜᱼᱟ ᱦᱮᱲᱟ ᱦᱤᱲᱤᱧ ᱛᱮ ᱢᱟᱨᱮ ᱡᱚᱴᱟᱣ ᱫᱚ ᱥᱚᱱᱟ ᱟᱨ ᱱᱟᱣᱟ ᱡᱚᱴᱟᱣ ᱫᱚ ᱦᱤᱨᱟᱹ ᱚᱱᱟ ᱢᱮᱱᱛᱮ ᱱᱟᱣᱟ ᱡᱚᱴᱟᱣ ᱮᱢ ᱧᱟᱢᱟᱱ ᱠᱷᱟᱱ ᱢᱟᱨᱮ ᱡᱚᱴᱟᱣ ᱫᱚ ᱟᱞᱚᱢ ᱦᱤᱲᱤᱧᱮᱭᱟ ᱩᱭᱦᱟᱹᱨ ᱫᱚᱦᱚ ᱠᱟᱜ ᱢᱮ ᱢᱩᱫᱟᱹᱢ ᱪᱮᱛᱟᱱ ᱨᱮ ᱪᱚᱸᱫᱟ ᱟᱠᱟᱱ ᱦᱤᱨᱟᱹ ᱥᱚᱱᱟ ᱜᱮ ᱥᱟᱵ ᱴᱟᱨᱦᱟᱣ ᱠᱟᱭᱟ ᱵᱤᱥ ᱞᱟᱡ ᱛᱮ ᱵᱚᱞᱚ ᱞᱮᱱᱠᱷᱟᱱ ᱡᱤᱵᱚᱱ ᱥᱮᱥ ᱟᱨ ᱞᱩᱛᱩᱨ ᱨᱮ ᱵᱚᱞᱚ ᱞᱮᱱᱠᱷᱟᱱ ᱥᱟᱹᱜᱟᱹᱭ ᱥᱮᱥ ᱴᱟᱠᱟ ᱨᱳᱡᱽᱜᱟᱨ ᱞᱟᱹᱜᱤᱫ ᱚᱞᱚᱜ ᱠᱷᱚᱱ ᱢᱟ ᱢᱩᱨᱩᱠ ᱛᱟᱦᱮᱱ ᱜᱮ ᱵᱩᱜᱤᱭᱟ ᱦᱚᱨ ᱨᱮᱠᱚ ᱵᱷᱩᱜᱮᱫ ᱡᱚᱛᱚ ᱥᱮᱛᱟ ᱡᱩᱫᱤ ᱫᱷᱤᱨᱤ ᱛᱮᱢ ᱛᱤᱧ ᱤᱫᱤ ᱠᱚᱣᱟ ᱮᱱᱠᱷᱟᱱ ᱟᱢ ᱟᱢᱟᱜ ᱥᱮᱴᱮᱨᱚᱜ ᱴᱷᱟᱶ ᱨᱮᱜᱮ ᱵᱟᱢ ᱥᱮᱴᱮᱨ ᱫᱟᱲᱮᱭᱟᱜᱼᱟ ᱢᱤᱫ ᱨᱮᱸᱜᱮᱡ ᱞᱟᱡ ᱢᱤᱫ ᱵᱷᱩᱜᱟᱹᱜ ᱡᱷᱩᱞᱟᱹ ᱟᱨ ᱢᱤᱫ ᱨᱟᱹᱯᱩᱫ ᱚᱱᱛᱚᱨ ᱚᱠᱟᱭ ᱪᱮᱫ ᱟᱢᱟ ᱫᱷᱟᱹᱨᱛᱤ ᱨᱮᱱᱟᱜ ᱚᱠᱟ ᱟᱥᱲᱟ ᱨᱮᱦᱚᱸ ᱚᱱᱟ ᱫᱚ ᱵᱟᱢ ᱪᱮᱫ ᱠᱮᱭᱟ ᱚᱠᱚᱭ ᱟᱢᱮ ᱮᱜᱮᱨᱮ ᱢᱮᱠᱷᱟᱱ ᱟᱞᱚᱢ ᱮᱜᱮᱨ ᱦᱟᱞᱟᱣᱟᱭᱟ ᱛᱷᱤᱨ ᱜᱮ ᱛᱟᱦᱮᱱ ᱢᱮ ᱵᱟᱰᱟᱭᱟᱢ ᱪᱮᱫᱟᱜ ᱪᱮᱫᱟᱜ ᱡᱮ ᱥᱮᱛᱟ ᱡᱩᱫᱤ ᱦᱚᱲ ᱮᱜᱮᱨ ᱠᱮᱫᱮᱭᱟ ᱦᱚᱲ ᱫᱚ ᱥᱮᱛᱟ ᱵᱟᱭ ᱜᱮᱨ ᱦᱟᱞᱟᱣᱟᱭᱟ ᱵᱟᱰᱟᱭ ᱛᱮᱢ ᱵᱟᱰᱟᱭᱟ ᱫᱷᱚᱱ ᱪᱚᱞᱚᱱ ᱛᱮᱢ ᱵᱟᱰᱟᱭᱟ ᱥᱮᱪᱮᱫ ᱨᱚᱲ ᱛᱮᱢ ᱵᱟᱲᱟᱭᱟ ᱦᱚᱲ ᱟᱨᱜᱩᱢᱮᱴ ᱛᱮᱢ ᱵᱟᱲᱟᱭᱟ ᱟᱹᱠᱤᱞ ᱪᱟᱹᱯᱩ ᱛᱮᱢ ᱵᱟᱲᱟᱭᱟ ᱪᱩᱨᱤᱛ ᱵᱟᱪᱷᱟᱣ ᱮ ᱥᱚᱫᱚᱨᱟ ᱵᱷᱟᱵᱽᱱᱟ ᱠᱩᱠᱢᱩ ᱜᱮ ᱩᱫᱩᱜᱟᱭ ᱟᱜᱟᱢ ᱜᱩᱡᱩᱜ ᱢᱟ ᱡᱚᱛᱚ ᱜᱮ ᱦᱩᱭᱩᱜ ᱛᱟᱵᱚᱱᱟ ᱢᱮᱱᱠᱷᱟᱱ ᱚᱠᱚᱭ ᱦᱚᱸ ᱜᱩᱡᱩᱜ ᱵᱟᱝ ᱥᱟᱱᱟ ᱠᱚᱣᱟ ᱡᱚᱢ ᱢᱟ ᱡᱚᱛᱚ ᱜᱮᱠᱚ ᱠᱷᱚᱡᱚᱜᱼᱟ ᱢᱮᱱᱠᱷᱟᱱ ᱪᱟᱥ ᱫᱚ ᱚᱠᱚᱭ ᱦᱚᱸ ᱵᱟᱝ ᱥᱟᱱᱟ ᱠᱚᱣᱟ ᱫᱟᱜ ᱡᱚᱛᱚ ᱜᱮᱠᱚ ᱠᱷᱚᱡᱚᱜᱼᱟ ᱢᱮᱱᱠᱷᱟᱱ ᱫᱟᱜ ᱥᱚᱪ ᱡᱚᱝ ᱫᱚ ᱚᱠᱚᱭ ᱦᱚᱸ ᱵᱟᱝ ᱥᱟᱱᱟ ᱠᱚᱣᱟ ᱡᱚᱛᱚ ᱜᱮ ᱛᱚᱣᱟ ᱠᱚ ᱠᱷᱚᱡᱚᱜᱼᱟ ᱢᱮᱱᱠᱷᱟᱱ ᱜᱟᱹᱭ ᱟᱹᱜ ᱥᱩᱞ ᱚᱠᱚᱭ ᱦᱚᱸ ᱵᱟᱝ ᱥᱟᱱᱟ ᱠᱚᱣᱟ ᱩᱢᱩᱞ ᱢᱟ ᱡᱚᱛᱚ ᱜᱮᱠᱚ ᱠᱷᱚᱡᱚᱜᱼᱟ ᱢᱮᱱᱠᱷᱟᱱ ᱫᱟᱨᱮ ᱨᱚᱜ ᱦᱚᱭ ᱫᱚ ᱚᱠᱚᱭ ᱦᱚᱸ ᱵᱟᱝ ᱥᱟᱱᱟ ᱠᱚᱣᱟ ᱜᱷᱟᱨᱚᱸᱡᱽ ᱞᱟᱹᱜᱤᱫ ᱛᱮ ᱠᱤᱢᱤᱱ ᱢᱟ ᱡᱚᱛᱚ ᱜᱮᱠᱚ ᱠᱷᱚᱡᱚᱜᱼᱟ ᱢᱮᱱᱠᱷᱟᱱ ᱠᱩᱲᱤ ᱜᱤᱫᱽᱨᱟᱹ ᱡᱟᱱᱟᱢ ᱚᱠᱚᱭ ᱦᱚᱸ ᱵᱟᱝ ᱥᱟᱱᱟ ᱠᱚᱣᱟ ᱢᱤᱫᱴᱟᱝ ᱫᱟᱨᱮ ᱠᱷᱚᱱ ᱞᱟᱠᱷ ᱞᱟᱠᱷ ᱢᱟᱹᱪᱤᱥ ᱠᱟᱹᱴᱷᱤ ᱛᱮᱭᱟᱨᱚᱜᱼᱟ ᱢᱮᱱᱠᱷᱟᱱ

ᱰᱟᱠᱛᱚᱨ ᱠᱷᱟᱱᱟ ᱨᱮᱢ ᱥᱩᱢᱡᱟᱹᱜᱼᱟ ᱵᱩᱜᱤ ᱠᱷᱚᱱ ᱛᱮ ᱟᱨ ᱵᱷᱟᱜᱮᱭᱟᱜ ᱫᱚ ᱵᱟᱹᱱᱩᱜᱼᱟ ᱠᱚᱭᱫ ᱠᱷᱟᱱᱟ ᱨᱮᱢ ᱥᱩᱢᱡᱟᱹᱜᱼᱟ ᱥᱟᱹᱫᱷᱤᱱ ᱜᱮ ᱡᱚᱛᱚ ᱠᱷᱚᱱ ᱫᱟᱢᱟᱱ ᱫᱚ ᱟᱨ ᱢᱟᱲᱜᱷᱟᱹᱴᱤ ᱨᱮᱢ ᱥᱩᱢᱡᱟᱹᱜᱼᱟ ᱡᱤᱵᱚᱱ ᱨᱮᱱᱟᱝ ᱪᱮᱫ ᱫᱟᱢ ᱜᱮ ᱵᱟᱹᱱᱩᱜᱼᱟ ᱛᱮᱦᱮᱧ ᱚᱠᱟ ᱚᱛ ᱪᱮᱛᱟᱱ ᱨᱮᱢ ᱛᱟᱲᱟᱢᱮᱫᱟ ᱜᱟᱯᱟ ᱚᱱᱟ ᱚᱛ ᱞᱟᱛᱟᱨᱮᱢ ᱛᱟᱦᱮᱱᱟ ᱱᱚᱣᱟ ᱠᱚ ᱠᱟᱛᱷᱟ ᱛᱮ ᱡᱩᱫᱤ ᱟᱯᱮᱭᱟᱜ ᱢᱚᱱᱮ ᱱᱟᱥᱮ ᱦᱚᱸ ᱛᱟᱨᱠᱚ ᱟᱠᱟᱱ ᱮᱱᱠᱷᱟᱱ ᱞᱟᱭᱤᱠ ᱠᱚᱢᱮᱱᱴ ᱥᱟᱶ ᱥᱮᱭᱟᱨ ᱠᱟᱛᱮ ᱟᱯᱮᱨᱤᱱ ᱜᱟᱛᱮ ᱯᱮᱲᱟ ᱠᱚ ᱧᱮᱞ ᱨᱮᱱᱟᱝ ᱫᱟᱣ ᱛᱮᱭᱟᱨ ᱟᱠᱚ ᱯᱮ ᱟᱨ ᱪᱮᱱᱮᱞ ᱥᱟᱵᱥᱠᱨᱟᱭᱤᱵ ᱠᱟᱛᱮ ᱵᱮᱞ ᱵᱚᱴᱚᱢ ᱪᱮᱴᱮᱫ ᱛᱟᱨᱟᱭ ᱯᱮ ᱡᱮᱢᱚᱱ ᱱᱟᱣᱟ ᱵᱷᱤᱰᱤᱭᱳ ᱨᱮᱱᱟᱝ ᱱᱳᱴᱤᱯᱷᱤᱠᱮᱥᱚᱱ ᱞᱟᱦᱟ ᱛᱮᱯᱮ ᱧᱟᱢ ᱛᱟᱺᱜᱤ ᱛᱟᱲᱟ ᱨᱮ ᱛᱟᱦᱮᱱ ᱯᱮ ᱟᱨ ᱠᱤᱪᱷᱩ ᱵᱷᱟᱜᱮ ᱠᱟᱛᱷᱟ ᱥᱟᱶᱛᱮ ᱵᱚᱱ ᱧᱟᱯᱟᱢᱟ ᱟᱨ ᱢᱤᱫ ᱱᱟᱣᱟ ᱵᱷᱤᱰᱤᱭᱳ ᱨᱮ ᱡᱚᱦᱟᱨ ᱜᱮ